ᱱᱚᱰᱮ ᱡᱚᱢ ᱦᱩᱭᱩᱜ ᱠᱟᱱᱟ ᱱᱟᱜ ᱵᱷᱩᱜᱚ ᱱᱚᱣᱟ ᱡᱚᱜᱚᱱᱱᱟᱛᱷ ᱢᱚᱱᱫᱤᱨ ᱨᱮᱭᱟᱜ ᱵᱷᱩᱜᱚ ᱱᱚᱜᱼᱚᱭ ᱯᱮ ᱧᱮᱞ ᱫᱟᱲᱮᱭᱟᱜ ᱠᱟᱱᱟ ᱟᱨ ᱡᱟᱦᱟᱸ ᱛᱤᱥᱚᱜ ᱱᱮᱥ ᱢᱟ ᱪᱟᱵᱟᱭᱮᱱᱟ ᱠᱟᱞᱚᱢ ᱠᱚᱥᱮᱱ ᱦᱤᱡᱩᱜ ᱠᱷᱟᱱ ᱯᱮ ᱠᱚᱲᱟ ᱠᱚᱜᱮ ᱦᱤᱡᱩᱜ ᱛᱟᱵᱚᱱ ᱯᱮ ᱟᱨ ᱯᱷᱮᱢᱤᱞᱤ ᱠᱚᱫᱚ ᱟᱞᱚᱯᱮ ᱟᱹᱜᱩ ᱠᱚᱣᱟ ᱯᱷᱮᱢᱤᱞᱤ ᱯᱮ ᱟᱹᱜᱩ ᱠᱚ ᱠᱷᱟᱱ ᱫᱚ ᱵᱟᱯᱮ ᱦᱮᱡ ᱫᱟᱲᱮᱭᱟᱜᱼᱟ ᱟᱨ ᱯᱷᱮᱢᱤᱞᱤ ᱟᱹᱜᱩ ᱠᱟᱛᱮ ᱯᱮ ᱦᱤᱡᱩᱜ ᱠᱷᱟᱱ ᱫᱚ ᱱᱚᱜᱼᱚᱭ ᱱᱚᱝᱠᱟ ᱵᱷᱤᱰᱚ ᱨᱮ ᱪᱮᱫ ᱦᱚᱸ ᱵᱟᱯᱮ ᱧᱮᱞ ᱫᱟᱲᱮᱭᱟᱜᱼᱟ ᱟᱨ

ᱧᱮᱞ ᱫᱟᱲᱮᱭᱟᱜ ᱠᱟᱱᱟ ᱯᱮ ᱛᱤᱱᱟᱹᱜ ᱵᱷᱤᱲᱚ ᱟᱨ ᱡᱟᱦᱟᱸ ᱛᱤᱥᱚᱜ ᱦᱤᱡᱩᱜ ᱠᱟᱱ ᱯᱮ ᱱᱚᱣᱟ ᱯᱩᱨᱤ ᱛᱮ ᱚᱱᱟ ᱨᱚᱛᱷᱚ ᱡᱟᱛᱨᱟ ᱡᱚᱠᱷᱟᱡ ᱫᱚ ᱟᱞᱚᱯᱮ ᱦᱤᱡᱩᱜᱼᱟ ᱨᱚᱛᱷᱚ ᱡᱟᱛᱨᱟ ᱡᱚᱠᱷᱟᱡ ᱯᱮ ᱦᱤᱡᱩᱜ ᱠᱷᱟᱱ ᱫᱚ ᱱᱚᱜᱼᱚ ᱱᱚᱝᱠᱟ ᱵᱷᱤᱲᱚ ᱯᱮ ᱛᱟᱦᱮᱱ ᱢᱟᱱᱮ ᱦᱚᱭᱨᱟᱱᱚᱜᱼᱟ ᱯᱮ ᱟᱨ ᱚᱲᱟᱜ ᱦᱚᱲ ᱠᱚ ᱟᱞᱚᱯᱮ ᱟᱹᱜᱩ ᱵᱟᱲᱟ ᱠᱚᱣᱟ ᱱᱚᱝᱠᱟ ᱵᱷᱤᱲᱚ ᱨᱮᱫᱚ ᱟᱞᱮ ᱡᱩᱫᱤ ᱠᱚᱲᱟ ᱦᱚᱲ ᱡᱩᱫᱤ ᱠᱚᱲᱟ ᱠᱚ ᱡᱩᱫᱤ ᱯᱮ ᱦᱤᱡᱩᱜ ᱠᱷᱟᱱ ᱫᱚ ᱴᱷᱤᱠ ᱜᱮᱭᱟ ᱟᱨ ᱵᱟᱝᱠᱷᱟᱱ ᱢᱟᱱᱮ ᱮᱴᱟᱜ ᱤᱭᱟᱹ ᱠᱚᱫᱚ ᱯᱷᱮᱢᱤᱞᱤ ᱠᱚ ᱟᱹᱜᱩ ᱠᱟᱛᱮᱫ ᱫᱚᱨᱥᱚᱱ ᱫᱚ ᱟᱹᱰᱤ ᱦᱚᱭᱨᱟᱱ ᱜᱮᱭᱟ ᱛᱚ ᱧᱮᱞ ᱫᱟᱲᱮᱭᱟᱜ ᱠᱟᱱᱟ ᱯᱮ ᱛᱤᱱᱟᱹᱜ ᱵᱷᱤᱲᱚ ᱦᱮᱱᱟᱜᱼᱟ ᱟᱹᱞᱤᱧ ᱞᱤᱧ ᱦᱮᱡ ᱞᱮᱱ ᱛᱟᱦᱮᱸᱫ ᱛᱤᱱᱟᱹᱜ ᱤᱱᱟᱹ ᱥᱟᱛᱴᱟ ᱢᱟᱱᱮ ᱪᱟᱨᱴᱟ ᱥᱟᱲᱮ ᱛᱤᱱᱴᱟ ᱠᱚᱥᱮᱱ ᱞᱤᱧ ᱩᱰᱩᱠ ᱞᱮᱱ ᱛᱟᱦᱮᱸᱫ ᱚᱲᱟᱜ ᱠᱷᱚᱱ ᱱᱚᱰᱮ ᱞᱤᱧ ᱥᱮᱴᱮᱨᱱᱟ ᱥᱟᱲᱮ ᱥᱟᱛ ᱨᱮ ᱢᱟᱱᱮ ᱦᱚᱨ ᱡᱟᱠ ᱯᱩᱨᱟᱹ ᱵᱷᱤᱲᱚ ᱦᱮᱱᱟᱜᱼᱟ ᱟᱨ ᱱᱚᱜᱼᱚ ᱱᱚᱝᱠᱟ ᱢᱟᱱᱮ ᱚᱸᱰᱮ ᱥᱟᱢᱱᱟ ᱨᱮᱦᱚᱸ ᱵᱟᱞᱮ ᱤᱭᱟᱹ ᱫᱟᱲᱮᱭᱟᱫᱟ ᱥᱟᱢᱱᱟ ᱨᱮ ᱵᱷᱤᱰᱤᱭᱳ ᱦᱚᱸ ᱵᱮᱥ ᱴᱷᱤᱠ ᱵᱟᱝ ᱜᱟᱱᱚᱜ ᱠᱟᱱᱟ ᱯᱩᱨᱟᱹ ᱟᱹᱰᱤ ᱜᱟᱱ ᱵᱷᱤᱲᱚᱜ ᱟᱨ ᱵᱟᱨ ᱦᱚᱲ ᱜᱮᱞᱤᱧ ᱵᱟᱨ ᱦᱚᱲ ᱜᱮᱞᱤᱧ ᱦᱮᱡ ᱞᱮᱱ ᱛᱟᱦᱮᱸᱫ ᱟᱨ ᱡᱟᱦᱟᱸ ᱛᱤᱥᱚᱜ ᱱᱮᱥ ᱢᱟ ᱪᱟᱵᱟᱭᱮᱱᱟ ᱠᱟᱞᱚᱢ ᱠᱚᱥᱮᱱ ᱦᱤᱡᱩᱜ ᱠᱷᱟᱱ ᱯᱮ ᱠᱚᱲᱟ ᱠᱚᱜᱮ ᱦᱤᱡᱩᱜ ᱛᱟᱵᱚᱱ ᱯᱮ ᱟᱨ ᱯᱷᱮᱢᱤᱞᱤ ᱠᱚᱫᱚ ᱟᱞᱚᱯᱮ ᱟᱹᱜᱩ ᱠᱚᱣᱟ ᱯᱷᱮᱢᱤᱞᱤ ᱯᱮ ᱟᱹᱜᱩ ᱠᱚ ᱠᱷᱟᱱ ᱫᱚ ᱵᱟᱯᱮ ᱦᱮᱡ ᱫᱟᱲᱮᱭᱟᱜᱼᱟ ᱟᱨ ᱯᱷᱮᱢᱤᱞᱤ ᱟᱹᱜᱩ ᱠᱟᱛᱮᱫ ᱯᱮ ᱦᱤᱡᱩᱜ ᱠᱷᱟᱱ ᱫᱚ ᱱᱚᱜᱼᱚᱸᱭ ᱱᱚᱝᱠᱟ ᱵᱷᱤᱲᱚ ᱨᱮ ᱪᱮᱫ ᱦᱚᱸ ᱵᱟᱯᱮ ᱧᱮᱞ ᱫᱟᱲᱮᱭᱟᱜᱼᱟ ᱟᱨ ᱛᱮᱱᱚ ᱠᱚᱨᱮ ᱤᱱᱟᱹ ᱤᱧ ᱥᱟᱡᱮᱥᱴ ᱯᱮᱭᱟ ᱡᱮ ᱱᱚᱝᱠᱟ ᱯᱷᱟᱸᱠᱟ ᱫᱤᱱ ᱨᱮ ᱦᱤᱡᱩᱜ ᱯᱮ ᱯᱷᱟᱸᱠᱟ ᱫᱤᱱ ᱨᱮ ᱦᱮᱡ ᱞᱮᱠᱷᱟᱱ ᱯᱮ ᱫᱚᱨᱥᱚᱱ ᱫᱟᱲᱮᱭᱟᱜᱼᱟ ᱢᱟ ᱛᱚᱵᱮ ᱱᱚᱜᱼᱚᱭ ᱱᱚᱝᱠᱟ ᱧᱮᱞᱮᱫ ᱯᱮ ᱟᱨᱦᱚᱸ ᱟᱹᱰᱤᱜᱟᱱ ᱡᱤᱱᱤᱥ ᱱᱟᱦᱟᱜ ᱯᱮ ᱧᱮᱞ ᱫᱟᱲᱮᱭᱟᱜᱼᱟ ᱱᱚᱣᱟ ᱵᱷᱤᱰᱤᱭᱳ ᱨᱮ ᱢᱟ ᱟᱨᱦᱚᱸ ᱚᱠᱟ ᱠᱚ ᱥᱮᱱ ᱞᱤᱧ ᱫᱟᱬᱟᱱ ᱞᱤᱧ ᱪᱟᱞᱟᱜ ᱠᱟᱱᱟ ᱟᱨ ᱱᱟᱛᱮ ᱫᱚᱨᱭᱟ ᱫᱷᱟᱨᱮ ᱥᱮᱱ ᱪᱟᱞᱟᱜ ᱞᱤᱧ ᱢᱮᱱ ᱞᱮᱫᱼᱟ ᱞᱤᱧ ᱛᱚ ᱦᱟᱯᱮ ᱫᱚᱨᱭᱟ ᱫᱷᱟᱨᱮ ᱥᱮᱱ ᱱᱟᱦᱟᱜ ᱪᱟᱞᱟᱣ ᱦᱩᱭᱩᱜ ᱠᱟᱱᱟ ᱥᱮ ᱵᱟᱝ ᱨᱩᱣᱟᱹᱲ ᱢᱟ ᱱᱟᱦᱟᱜ

ᱥᱟᱢᱟᱱ ᱠᱚ ᱱᱟᱜ ᱧᱮᱞ ᱯᱮ ᱪᱮᱫ ᱪᱮᱫ ᱥᱟᱢᱟᱱ ᱠᱚ ᱠᱚ ᱫᱚᱦᱚ ᱟᱠᱟᱫᱼᱟ ᱚ ᱪᱮᱫ ᱠᱟᱱᱟ ᱯᱮ ᱧᱮᱞ ᱫᱟᱲᱮᱭᱟᱜ ᱠᱟᱱᱟ ᱱᱚᱣᱟ ᱱᱚᱜᱼᱚᱭ ᱥᱚᱢᱩᱫᱨᱚ ᱞᱮᱠᱟ ᱯᱮ ᱧᱮᱞᱮᱫᱼᱟ ᱥᱮ ᱵᱟᱝ ᱠᱟᱱᱟ ᱫᱚᱨᱭᱟ ᱟᱹᱭᱩᱵ ᱦᱮᱡ ᱦᱩᱭ ᱠᱟᱱᱟ ᱵᱟᱝ ᱵᱟᱲᱟᱭᱚᱜ ᱠᱟᱱᱟ ᱪᱮᱫ ᱞᱮᱠᱟ ᱧᱮᱞᱚᱜ ᱠᱟᱱᱟ ᱟᱹᱭᱩᱵ ᱠᱟᱱᱟ ᱥᱮ ᱟᱹᱭᱩᱵ ᱟᱠᱟᱱ ᱠᱷᱟᱹᱛᱤᱨ ᱛᱮ ᱵᱮᱥ ᱴᱷᱤᱠ ᱵᱟᱝ ᱧᱮᱞᱚᱜ ᱠᱟᱱᱟ ᱟᱯᱮ ᱯᱮ ᱧᱮᱞ ᱪᱤᱱᱦᱟᱹᱣ ᱫᱟᱲᱮᱭᱟᱜ ᱠᱷᱟᱱ ᱢᱟ ᱧᱮᱞ ᱯᱮ ᱱᱟᱜ ᱱᱚᱣᱟ ᱤᱭᱟᱹ ᱫᱚᱨᱭᱟ ᱫᱷᱟᱨᱮ ᱫᱚᱨᱭᱟ ᱫᱷᱟᱨᱮ ᱫᱚ ᱯᱷᱟᱸᱠᱟ ᱫᱷᱟᱨᱟ ᱧᱚᱜ ᱜᱮᱭᱟ

ᱱᱚᱜᱼᱚᱭ ᱧᱮᱞ ᱯᱮ ᱱᱤᱛᱚᱜ ᱦᱚᱸ ᱦᱚᱲ ᱠᱚ ᱪᱟᱞᱟᱜ ᱠᱟᱱᱟ ᱢᱟᱱᱮ ᱨᱟᱛᱤ ᱵᱟᱨᱚᱴᱟ ᱯᱚᱨᱮ ᱦᱟᱱᱛᱮᱱᱟᱜ ᱵᱷᱤᱲᱚ ᱱᱤᱛᱚᱜ ᱦᱚᱲ ᱡᱟᱦᱟᱸ ᱯᱩᱨᱤ ᱥᱮᱱ ᱠᱚ ᱪᱟᱞᱟᱜ ᱠᱟᱱᱟ ᱚᱱᱛᱮᱱᱟᱜ ᱵᱷᱤᱲᱚ ᱧᱮᱞ ᱯᱮ ᱯᱩᱨᱟᱹ ᱞᱟᱹᱭᱤᱱ ᱞᱟᱜᱟᱣ ᱠᱟᱱᱟ ᱟᱨ ᱟᱞᱮ ᱢᱟ ᱱᱟᱦᱟᱜ ᱞᱮ ᱨᱩᱣᱟᱹᱲ ᱠᱟᱱᱟ ᱱᱚᱛᱮ ᱠᱷᱚᱱ ᱟᱞᱮ ᱥᱮᱱᱟᱜ ᱵᱷᱤᱰᱚ ᱦᱚᱸ ᱧᱮᱞ ᱛᱟᱵᱚᱱ ᱯᱮ ᱡᱟᱦᱟᱸ ᱯᱩᱨᱤ ᱥᱮᱱ ᱠᱷᱚᱱ ᱵᱷᱩᱵᱽᱱᱮᱥᱥᱚᱨ ᱨᱩᱣᱟᱹᱲ ᱦᱚᱨ ᱱᱚᱛᱮᱱᱟᱜ ᱵᱷᱤᱲᱚ ᱟᱨ ᱱᱟᱛᱮᱱᱟᱜ ᱵᱷᱤᱲᱚ ᱧᱮᱞ ᱯᱮ ᱢᱟᱱᱮ ᱱᱤᱛᱚᱜ ᱦᱚᱲ ᱠᱚ ᱪᱟᱞᱟᱜ ᱠᱟᱱ ᱜᱮᱭᱟ ᱱᱩᱠᱩ ᱫᱚ ᱱᱟᱦᱟᱜ ᱯᱟᱞᱮᱱ ᱜᱟᱯᱟ ᱥᱮᱛᱟᱜ ᱩᱛᱟᱹᱨ ᱠᱚ ᱥᱮᱴᱮᱨᱚᱜᱼᱟ ᱦᱟᱸᱰᱮ ᱢᱚᱱᱫᱤᱨ ᱥᱮᱴᱮᱨ ᱞᱟᱹᱜᱤᱫ ᱛᱮᱠᱷᱟᱱ ᱫᱚ ᱜᱟᱯᱟ ᱥᱮᱛᱟᱜ ᱜᱚᱫᱚᱜᱼᱟ ᱪᱮᱫᱟᱜ ᱥᱮ ᱦᱟᱸᱰᱮ ᱦᱚᱸ ᱟᱹᱞᱤᱧ ᱞᱤᱧ ᱩᱰᱩᱠ ᱮᱱᱟ ᱡᱮᱛᱮ ᱵᱚᱞᱮ ᱯᱩᱨᱟᱹ ᱵᱷᱤᱲᱚ ᱛᱟᱦᱮᱸ ᱠᱟᱱᱟ ᱢᱟᱱᱮ ᱚᱥᱚᱢᱵᱷᱟᱲ ᱵᱷᱤᱲᱚ ᱟᱨ ᱮᱱᱟᱝ